ᱱᱮᱥᱞᱟᱭ ᱯᱟᱦᱴᱟ ᱥᱮᱫ ᱠᱷᱚᱱ ᱥᱟᱱᱟᱢ ᱠᱚ ᱥᱟᱹᱜᱩᱱ ᱡᱚᱦᱟᱨ ᱥᱟᱱᱛᱟᱞ ᱠᱚᱞᱚᱱᱤ ᱟᱥᱟᱢ ᱨᱮᱱ ᱥᱟᱱᱛᱟᱞ ᱠᱚ ᱞᱟᱹᱜᱤᱫ ᱢᱤᱫᱴᱮᱱ ᱟᱹᱰᱤ ᱱᱟᱢᱰᱟᱠ ᱠᱟᱱᱟ ᱴᱷᱟᱹᱭ ᱨᱮᱭᱟᱜ ᱧᱩᱛᱩᱢ ᱜᱮ ᱥᱟᱱᱛᱟᱞ ᱠᱚᱞᱚᱱᱤ ᱟᱥᱟᱢ ᱫᱤᱥᱚᱢ ᱨᱮᱱ ᱥᱟᱱᱛᱟᱞ ᱠᱚ ᱞᱟᱹᱜᱤᱫ ᱤᱱ ᱠᱩᱸᱰᱤ ᱵᱟᱨᱟᱠ ᱢᱤᱫᱴᱮᱱ ᱵᱤᱥᱮᱥ ᱴᱷᱟᱹᱭ ᱜᱮ ᱥᱟᱱᱛᱟᱞ ᱠᱚᱞᱚᱱᱤ ᱟᱥᱟᱢ ᱨᱮ ᱨᱚᱰᱚᱡ ᱟᱨ ᱠᱚ ᱠᱚᱪᱞᱚᱱ ᱚᱪᱚᱜ ᱠᱟᱱ ᱥᱟᱱᱛᱟᱞ ᱠᱚ ᱵᱟᱧᱪᱟᱣ ᱞᱟᱹᱜᱤᱫ ᱢᱤᱫᱴᱮᱱ ᱟᱣᱛᱟᱱ ᱜᱟᱲ ᱵᱟᱨᱟᱠ ᱴᱷᱟᱹᱭ ᱜᱮ ᱥᱟᱱᱛᱟᱞ ᱠᱚᱞᱚᱱᱤ ᱡᱚᱛᱚ ᱞᱮᱠᱟᱱ ᱫᱩᱠ ᱠᱚᱥᱴᱚ ᱟᱨ ᱫᱩᱨᱞᱚᱭ ᱠᱷᱚᱱ ᱵᱟᱧᱪᱟᱣ ᱟᱠᱟᱱ ᱞᱟᱸᱜᱟ ᱦᱚᱲ ᱠᱚ ᱞᱟᱹᱜᱤᱫ ᱡᱩᱰᱟᱹᱥᱤ ᱡᱤᱨᱟᱹᱣ ᱡᱚᱝ ᱴᱷᱟᱶ ᱜᱮ ᱥᱟᱱᱛᱟᱞ ᱠᱚᱞᱚᱱᱤ ᱣᱮᱥᱴ ᱵᱮᱝᱜᱚᱞ ᱜᱚᱢᱟ ᱯᱷᱚᱨᱮᱥᱴ ᱰᱩᱵᱲᱤ ᱰᱤᱥᱴᱨᱤᱠᱴ ᱟᱨ ᱜᱩᱥᱟᱭᱜᱟᱸᱣ ᱛᱟᱞᱟᱨᱮ ᱢᱮᱱᱟᱜ ᱱᱚᱣᱟ ᱴᱚᱴᱷᱟ ᱫᱚ ᱥᱚᱨᱠᱟᱨᱤ ᱟᱹᱱ ᱞᱮᱠᱟᱛᱮ ᱥᱟᱱᱛᱟᱞ ᱠᱚ ᱞᱟᱹᱜᱤᱫ ᱜᱮ ᱵᱤᱥᱮᱥ ᱠᱟᱭᱛᱮ ᱨᱟᱹᱠᱷᱤ ᱡᱚᱜᱟᱣ ᱟᱠᱟᱱᱟ ᱥᱟᱱᱛᱟᱞ ᱠᱚᱞᱚᱱᱤ ᱴᱨᱟᱭᱵᱮᱞ ᱵᱮᱞᱴ ᱵᱞᱚᱠ ᱧᱩᱛᱩᱢᱟᱱ ᱢᱤᱫᱴᱟᱝ ᱞᱤᱠᱷᱟᱹᱱ ᱜᱚᱨᱜᱚᱱ ᱱᱟᱝᱜᱽᱨᱟ ᱠᱟᱱᱟ ᱥᱟᱱᱛᱟᱞ ᱠᱚᱞᱚᱱᱤ ᱪᱟᱞᱟᱣᱮᱱ ᱟᱴᱷᱟᱨᱚ ᱥᱚ ᱮᱠᱟᱥᱤ ᱥᱟᱞ ᱨᱮ ᱵᱟᱱᱫᱷᱟᱣ ᱟᱠᱟᱱ ᱱᱚᱣᱟ ᱴᱷᱟᱹᱭ ᱨᱮ ᱥᱟᱛᱟᱱᱱᱚ ᱦᱟᱡᱟᱨ ᱢᱤᱫ ᱠᱟᱛᱷᱟ ᱩᱱᱤᱥ ᱞᱮᱥᱟ ᱵᱤᱜᱷᱟᱹ ᱡᱟᱭᱜᱟ ᱨᱮ ᱛᱮᱛᱟᱞᱤᱥ ᱜᱚᱴᱮᱱ ᱞᱟᱹᱴᱩ ᱞᱟᱹᱴᱩ ᱟᱹᱛᱩ ᱠᱚ ᱢᱮᱱᱟᱜᱼᱟ ᱯᱚᱱᱨᱚ ᱦᱟᱡᱟᱨ ᱠᱷᱚᱱ ᱦᱚᱸ ᱵᱟᱹᱲᱛᱤ ᱦᱚᱲ ᱜᱮᱠᱚ ᱜᱤᱨᱟᱹᱵᱟᱹᱥᱤ ᱟᱠᱟᱱᱟ ᱱᱚᱣᱟ ᱴᱷᱟᱹᱭ ᱨᱮ ᱛᱚᱵᱮ ᱱᱤᱛᱚᱜ ᱪᱟᱞᱟᱜ ᱠᱟᱱᱟ ᱯᱚᱨᱡᱟᱛ ᱟᱨ ᱥᱚᱨᱠᱟᱨ ᱥᱤᱵᱟᱹᱲ ᱟᱨ ᱨᱚᱰᱚᱡ ᱠᱚᱪᱞᱚᱱ ᱱᱚᱣᱟ ᱴᱷᱟᱹᱭ ᱨᱮ ᱛᱚᱵᱮ ᱱᱚᱣᱟ ᱡᱩᱰᱟᱹᱥᱤ ᱡᱤᱨᱟᱹᱣ ᱡᱚᱝ ᱴᱷᱟᱹᱭ ᱨᱮ ᱯᱷᱤᱨᱟᱣ ᱞᱟᱦᱟᱱᱛᱤ ᱟᱨ ᱥᱤᱵᱟᱹᱲ ᱨᱮᱭᱟᱜ ᱵᱤᱥᱚᱭ ᱛᱮ ᱟᱹᱰᱤ ᱜᱟᱹᱦᱤᱨ ᱛᱮᱵᱚᱱ ᱜᱟᱞᱢᱟᱨᱟᱣ ᱠᱟᱜ ᱜᱮ ᱥᱟᱱᱛᱟᱞ ᱠᱚᱞᱚᱱᱤ ᱨᱮᱭᱟᱜ ᱡᱚᱭᱯᱩᱨ ᱮᱢ ᱵᱤ ᱮᱢ ᱤᱴᱟᱹᱵᱷᱟᱴᱟ ᱥᱤᱨᱟᱢᱯᱩᱨ ᱨᱮᱭᱟᱜ ᱥᱟᱦᱟᱨ ᱜᱷᱩᱴᱩ ᱞᱟᱭᱚᱱ ᱤᱴᱟᱹᱵᱷᱟᱴᱟ ᱨᱟᱝᱜᱟᱜᱟᱸᱣ ᱥᱴᱟᱨ ᱤᱴᱟᱹᱵᱷᱟᱴᱟ ᱥᱟᱶᱛᱮ ᱵᱟᱣᱱᱟᱭ ᱨᱮ ᱪᱷᱚᱭᱥᱚ ᱪᱷᱚᱥᱚᱴᱴᱤ ᱤᱴᱟᱹᱵᱷᱟᱴᱟ ᱫᱚ ᱥᱟᱱᱛᱟᱞ ᱠᱚᱞᱚᱱᱤ ᱨᱮᱭᱟᱜ ᱢᱚᱡᱽ ᱢᱚᱡᱽ ᱥᱟᱱᱛᱟᱞ ᱦᱚᱯᱚᱱᱟᱜ ᱪᱟᱥᱚᱜ ᱦᱟᱥᱟ ᱞᱟ ᱠᱷᱚᱝᱠᱚᱨ ᱠᱟᱛᱮ ᱠᱚ ᱪᱟᱞᱟᱣᱮᱫ ᱠᱟᱱᱛᱮ ᱯᱚᱨᱡᱟᱛ ᱠᱚᱫᱚ ᱠᱟᱨᱩᱲᱯᱟᱹᱛᱤ ᱠᱚ ᱦᱩᱭ ᱟᱠᱟᱱᱟ ᱟᱨ ᱥᱟᱱᱛᱟᱞ ᱠᱚᱫᱚ ᱱᱟᱞᱦᱟ ᱛᱩᱢᱟᱹᱞ ᱪᱷᱟᱰᱟ ᱯᱷᱮᱨᱟᱜ ᱫᱚ ᱵᱟᱝ ᱜᱮ ᱧᱮᱞᱚᱜ ᱠᱟᱱ ᱛᱟᱠᱚᱣᱟ ᱮᱠᱛᱨᱤᱥ ᱱᱚᱝ ᱱᱟᱥᱚᱱᱟᱞ ᱦᱟᱭᱣᱮ ᱟᱲᱮᱛᱮ ᱢᱮᱱᱟᱜ ᱫᱟᱢᱟᱱ ᱡᱟᱭᱜᱟ ᱫᱚ ᱚᱠᱚᱭ ᱫᱚ ᱞᱤᱡ ᱛᱮ ᱟᱨ ᱚᱠᱚᱭ ᱫᱚ ᱪᱤᱨᱚ ᱡᱤᱵᱚᱱ ᱞᱟᱹᱜᱤᱫ ᱛᱮ ᱟᱹᱠᱷᱨᱤᱧ ᱟᱠᱟᱫ ᱛᱮ ᱵᱟᱵᱞᱩ ᱰᱷᱟᱵᱟ ᱢᱮᱨᱚᱴ ᱰᱷᱟᱵᱟ ᱵᱚᱫᱽᱨᱟ ᱯᱟᱢ ᱵᱷᱟᱨᱚᱛ ᱯᱮᱴᱨᱳᱞᱤᱭᱟᱢ ᱟᱨ ᱮᱱ ᱟᱨ ᱮᱞ ᱮᱢᱟᱱ ᱞᱮᱠᱟᱱᱟᱜ ᱠᱚᱨᱳᱲ ᱴᱟᱠᱟ ᱨᱮᱭᱟᱜ ᱵᱤᱡᱽᱱᱮᱥ ᱠᱚ ᱪᱟᱞᱟᱣᱮᱫ ᱠᱟᱱᱟ ᱫᱤᱠᱩ ᱯᱩᱥᱤ ᱠᱚ ᱢᱮᱱᱠᱷᱟᱱ ᱡᱟᱭᱜᱟ ᱨᱮᱭᱟᱜ ᱞᱟᱠᱷ ᱞᱟᱠᱷ ᱴᱟᱠᱟ ᱧᱟᱢ ᱠᱟᱛᱮ ᱦᱚᱸ ᱥᱟᱱᱛᱟᱞ ᱦᱚᱯᱚᱱ ᱠᱚ ᱵᱮᱯᱟᱨ ᱵᱟᱹᱱᱤᱡᱽ ᱨᱮ ᱵᱟᱝ ᱜᱮᱠᱚ ᱧᱮᱞᱚᱜ ᱠᱟᱱᱟ 2010 ᱛᱟᱭᱚᱢ ᱥᱟᱱᱛᱟᱞ ᱠᱚᱞᱚᱱᱤ ᱛᱟᱞᱟᱛᱮ ᱵᱟᱵᱟᱨ ᱜᱚᱴᱮᱱ ᱴᱟᱣᱟᱨ ᱞᱟᱭᱤᱱ ᱪᱟᱞᱟᱣᱮᱱᱟ ᱚᱱᱟᱨᱮ ᱟᱭᱢᱟ ᱪᱟᱥᱚᱜ ᱡᱩᱢᱤ ᱠᱚᱜᱮ ᱞᱟᱭᱤᱱ ᱞᱟᱛᱟᱨ ᱨᱮᱱᱟᱜ ᱞᱟᱠᱷ ᱞᱟᱠᱷ ᱴᱟᱠᱟ ᱧᱟᱢ ᱠᱟᱛᱮ ᱨᱮᱦᱚᱸ ᱥᱟᱱᱛᱟᱞ ᱠᱚ ᱛᱟᱞᱟᱨᱮ ᱡᱟᱦᱟᱱ ᱯᱷᱮᱨᱟᱣ ᱫᱚ ᱵᱟᱝᱜᱮ ᱧᱮᱞ ᱧᱟᱢ ᱞᱮᱱᱟ 2015 ᱥᱟᱞ ᱛᱟᱭᱚᱢ ᱵᱟᱵᱟᱨ ᱜᱚᱴᱮᱱ ᱯᱟᱭᱤᱯᱞᱟᱭᱤᱱ ᱥᱟᱱᱛᱟᱞ ᱠᱚᱞᱚᱱᱤ ᱛᱟᱞᱟᱛᱮ ᱯᱟᱨᱚᱢ ᱪᱟᱞᱟᱣᱮᱱᱟ ᱟᱨ ᱱᱚᱣᱟ ᱨᱮᱦᱚᱸ ᱟᱭᱢᱟ ᱪᱟᱥᱚᱜ ᱡᱩᱢᱤ ᱠᱚᱜᱮ ᱠᱷᱩᱛᱤᱭᱮᱱᱟ ᱟᱨ ᱞᱟᱠᱷ ᱞᱟᱠᱷ ᱴᱟᱠᱟ ᱧᱟᱢ ᱠᱟᱛᱮ ᱨᱮᱦᱚᱸ ᱥᱟᱱᱛᱟᱞ ᱠᱚ ᱛᱟᱞᱟᱨᱮ ᱡᱟᱦᱟᱱ ᱯᱷᱮᱨᱟᱣ ᱫᱚ ᱵᱟᱝᱜᱮ ᱧᱮᱞ ᱞᱮᱱᱟ ᱜᱚᱢᱟ ᱵᱤᱨ ᱨᱮ ᱠᱳᱴᱤ ᱠᱳᱴᱤ ᱴᱟᱠᱟ ᱨᱮᱭᱟᱜ ᱫᱟᱢᱟᱱ ᱫᱟᱨᱮ ᱟᱨ ᱠᱟᱴ ᱢᱮᱫ ᱥᱟᱢᱟᱝ ᱨᱮ ᱩᱡᱟᱹᱲᱮᱱ ᱛᱮ ᱵᱮᱝᱜᱚᱞ ᱨᱮᱱ ᱫᱤᱠᱩ ᱠᱚᱫᱚ ᱞᱟᱹᱴᱩ ᱞᱟᱹᱴᱩ ᱢᱟᱦᱟᱡᱚᱱ ᱠᱚ ᱦᱩᱭ ᱥᱟᱹᱛ ᱮᱱᱟ ᱢᱮᱱᱠᱷᱟᱱ ᱥᱟᱱᱛᱟᱞ ᱠᱚᱫᱚ ᱵᱟᱝ ᱜᱮᱠᱚ ᱯᱷᱮᱨᱟᱣ ᱞᱮᱱᱟ᱾ ᱮᱫᱮᱞᱜᱷᱩᱴᱩ, ᱥᱟᱥᱟᱝᱜᱷᱩᱴᱩ, ᱢᱟᱡᱟᱰᱩᱵᱽᱨᱤ ᱮᱢᱟᱱ ᱥᱚᱝᱠᱳᱥ ᱜᱟᱰᱟ ᱟᱲᱮ ᱛᱮ ᱢᱮᱱᱟᱜ ᱢᱤᱢᱤᱫ ᱟᱹᱛᱩ ᱨᱮᱱ ᱥᱟᱱᱛᱟᱞ ᱦᱚᱲ ᱠᱚᱣᱟᱜ ᱡᱟᱜᱟ ᱟᱨ ᱜᱟᱰᱟ ᱠᱷᱚᱱ ᱠᱩᱴᱤ ᱠᱩᱴᱤ ᱴᱟᱠᱟ ᱨᱮᱭᱟᱜ ᱫᱷᱤᱨᱤ ᱜᱤᱛᱤᱞ ᱵᱟᱝᱞᱟᱫᱮᱥ ᱛᱮ ᱥᱟᱯᱞᱟᱭ ᱠᱟᱛᱮ ᱫᱤᱠᱩ ᱯᱩᱥᱤ ᱠᱚᱫᱚ ᱠᱟᱨᱳᱲᱯᱟᱹᱛᱤ ᱠᱚ ᱦᱩᱭ ᱮᱱᱟ᱾ ᱢᱮᱱᱠᱷᱟᱱ ᱥᱟᱱᱛᱟᱞ ᱠᱚᱣᱟᱜ ᱚᱵᱚᱥᱛᱟ ᱫᱚ ᱵᱟᱝ ᱜᱮ ᱯᱷᱮᱨᱟᱣ ᱞᱮᱱᱟ᱾ ᱥᱟᱱᱛᱟ ᱠᱚᱞᱚᱱᱤ ᱨᱮᱭᱟᱜ ᱥᱟᱭ ᱥᱟᱭ ᱵᱤᱜᱷᱟᱹ ᱡᱟᱜᱟ ᱫᱚ ᱨᱮᱞᱣᱮ ᱞᱟᱭᱤᱱ ᱨᱮ ᱪᱟᱞᱟᱣᱮᱱᱟ ᱢᱮᱱᱠᱷᱟᱱ ᱨᱮᱞᱣᱮ ᱰᱤᱯᱟᱨᱴᱢᱮᱱᱴ ᱨᱮ ᱥᱟᱱᱛᱟᱞ ᱠᱚᱞᱚᱱᱤ ᱠᱷᱚᱱ ᱨᱟᱱ ᱞᱮᱠᱟ ᱦᱚᱲ ᱦᱚᱸ ᱦᱚᱲ ᱥᱟᱱᱛᱟᱞ ᱵᱟᱝ ᱜᱮᱠᱚ ᱧᱮᱞᱚᱜ ᱠᱟᱱᱟ ᱫᱤᱥᱚᱢ ᱨᱮ ᱠᱚᱝᱜᱨᱮᱥ ᱥᱚᱨᱠᱟᱨ ᱥᱟᱥᱚᱱ ᱪᱟᱞᱟᱜ ᱠᱟᱱ ᱚᱠᱛᱮ ᱨᱮ ᱟᱥᱟᱢ ᱵᱮᱝᱜᱚᱞ ᱵᱚᱨᱰᱟᱨ ᱨᱮᱭᱟᱜ ᱜᱮᱴ ᱠᱷᱚᱱ ᱠᱟᱨᱳᱲ ᱠᱟᱨᱳᱲ ᱴᱟᱠᱟ ᱨᱮᱭᱟᱜ ᱥᱮᱱᱴᱤ ᱜᱮᱴ ᱦᱩᱭᱩᱜ ᱠᱟᱱ ᱛᱟᱦᱮᱸ ᱠᱟᱱᱟ ᱟᱨ ᱵᱚᱥᱛᱟ ᱛᱮ ᱦᱚᱲ ᱴᱟᱠᱟ ᱠᱚ ᱟᱹᱜᱩᱭᱮᱫ ᱠᱟᱱ ᱛᱟᱦᱮᱸ ᱠᱟᱱ ᱨᱮᱭᱟᱜ ᱠᱷᱚᱵᱚᱨ ᱢᱮᱱᱟᱜᱼᱟ ᱢᱮᱱᱠᱷᱟᱱ ᱮᱱ ᱨᱮᱦᱚᱸ ᱦᱚᱲ ᱦᱚᱯᱚᱱᱟᱜ ᱯᱷᱮᱨᱟᱜ ᱫᱚ ᱵᱟᱝ ᱜᱮ ᱧᱮᱞ ᱞᱮᱱᱟ ᱥᱟᱱᱛᱟᱞ ᱠᱚᱞᱚᱱᱤ ᱨᱮ ᱦᱟᱡᱟᱨ ᱦᱟᱡᱟᱨ ᱵᱤᱜᱷᱟᱹ ᱨᱮ ᱪᱟ ᱵᱟᱜᱟᱱ ᱵᱮᱱᱟᱣᱮᱱᱟ ᱢᱮᱱᱠᱷᱟᱱ ᱮᱠᱥᱚ ᱪᱚᱪᱚᱞᱤᱥ ᱵᱚᱪᱷᱚᱨ ᱛᱟᱭᱚᱢ ᱨᱮᱦᱚᱸ ᱢᱤᱫᱴᱮᱱ ᱜᱟᱱ ᱥᱟᱱᱛᱟᱞ ᱢᱮᱱᱮᱡᱟᱨ ᱫᱚ ᱵᱟᱝ ᱜᱮᱠᱚ ᱧᱮᱞ ᱛᱤᱭᱟᱹᱜ ᱞᱮᱱᱟ ᱵᱤᱪᱠᱚᱢ ᱞᱮᱵᱟᱨ ᱠᱟᱹᱢᱤ ᱪᱷᱟᱰᱟ ᱯᱷᱮᱨᱟᱜ ᱫᱚ ᱵᱟᱝ ᱜᱮ ᱦᱮᱡ ᱞᱮᱱᱟ ᱱᱤᱛᱚᱜ ᱥᱚᱨᱠᱟᱨ ᱨᱮ ᱟᱸᱜᱚᱪ ᱟᱠᱟᱫ ᱚᱞ ᱪᱤᱠᱤ ᱥᱠᱨᱤᱯᱴ ᱛᱮ ᱡᱩᱫᱤ ᱥᱚᱨᱠᱟᱨᱤ ᱪᱟᱹᱠᱨᱤ ᱨᱮ ᱵᱚᱞᱚᱜ ᱨᱮᱭᱟᱜ ᱥᱩᱵᱤᱫᱷᱟ ᱛᱟᱦᱮᱱ ᱠᱷᱟᱱ ᱟᱹᱰᱤ ᱩᱥᱟᱹᱨᱟ ᱜᱮ ᱥᱟᱱᱛᱟᱲ ᱠᱚᱞᱚᱱᱤ ᱥᱠᱩᱞ ᱠᱚᱨᱮ ᱫᱚ ᱫᱤᱠᱩ ᱢᱟᱦᱟᱥᱚᱭ ᱛᱮ ᱯᱮᱨᱮᱡ ᱩᱛᱟᱹᱨᱚᱜᱼᱟ ᱱᱤᱛᱚᱜ ᱥᱟᱱᱛᱟᱲ ᱠᱚᱞᱚᱱᱤ ᱛᱟᱞᱟᱛᱮ ᱪᱟᱞᱟᱜ ᱠᱟᱱ ᱪᱟᱨ ᱞᱟᱭᱤᱱ ᱱᱮᱥᱚᱱᱟᱞ ᱨᱳᱰ ᱨᱮᱭᱟᱜ ᱠᱟᱹᱢᱤ ᱫᱚ ᱟᱹᱰᱤ ᱥᱯᱤᱰ ᱛᱮᱜᱮ ᱪᱟᱞᱟᱜ ᱠᱟᱱᱟ ᱟᱨ ᱵᱮᱼᱞᱮᱠ ᱞᱮᱠᱟᱛᱮ ᱵᱤᱱᱟᱹ ᱯᱚᱭᱥᱟ ᱛᱮ ᱥᱟᱱᱛᱟᱞ ᱦᱚᱯᱚᱱᱟᱜ ᱪᱟᱥᱚᱜ ᱡᱟᱭᱜᱟ ᱞᱟ ᱠᱷᱚᱝᱠᱚᱨ ᱠᱟᱛᱮ ᱜᱮ ᱚᱱᱟ ᱪᱟᱨ ᱞᱟᱭᱤᱱ ᱨᱮᱭᱟᱜ ᱰᱟᱦᱟᱨ ᱠᱚᱫᱚ ᱠᱚ ᱵᱮᱱᱟᱣ ᱠᱟᱱᱟ ᱥᱟᱶᱛᱮ ᱱᱤᱛᱚᱜ ᱧᱮᱞᱚᱜ ᱠᱟᱱ ᱞᱮᱠᱟᱛᱮ ᱥᱟᱱᱛᱟᱞ ᱠᱚᱞᱚᱱᱤ ᱨᱮᱭᱟᱜ ᱵᱟᱨᱟᱵᱟᱨᱤ ᱡᱟᱜᱟ ᱦᱚᱸ ᱯᱟᱹᱪᱷᱤᱢ ᱱᱟᱠᱷᱟ ᱥᱚᱱᱟ ᱵᱟᱨᱟᱠ ᱥᱟᱱᱛᱟᱞᱟᱜ ᱡᱩᱢᱤ ᱫᱚ ᱫᱤᱠᱩ ᱯᱩᱥᱤ ᱠᱚᱣᱟᱜ ᱪᱟᱥ ᱴᱟᱺᱰᱤ ᱦᱩᱭ ᱠᱟᱱᱟ᱾ ᱥᱟᱶᱛᱮ ᱥᱟᱱᱛᱟᱞ ᱠᱚᱞᱚᱱᱤ ᱨᱮᱭᱟᱜ ᱰᱤᱝᱰᱮᱝᱟ, ᱜᱨᱟᱦᱟᱢᱯᱩᱨ, ᱠᱟᱴᱷᱚᱞᱜᱩᱲᱤ, ᱯᱷᱟᱭᱞᱟᱜᱩᱲᱤ, ᱥᱨᱤᱨᱟᱢᱯᱩᱨ ᱞᱮᱠᱟᱱᱟᱜ ᱵᱟᱡᱟᱨ ᱨᱮ ᱦᱚᱲ ᱦᱚᱯᱚᱱ ᱠᱚᱣᱟᱜ ᱫᱚᱠᱟᱱ ᱫᱚ ᱵᱟᱝ ᱜᱮ ᱧᱮᱞᱚᱜ ᱠᱟᱱᱟ᱾ ᱥᱟᱱᱛᱟᱞ ᱠᱚᱞᱚᱱᱤ ᱨᱮᱭᱟᱜ ᱡᱩᱫᱤ ᱱᱚᱶᱟ ᱚᱵᱚᱥᱛᱟ ᱜᱮ ᱪᱟᱞᱟᱣ ᱤᱫᱤ ᱞᱮᱱ ᱠᱷᱟᱱ ᱱᱚᱸᱰᱮ ᱠᱚ᱾ ᱥᱟᱱᱛᱟᱞ ᱢᱚᱦᱚᱨ ᱢᱮᱴᱟᱣ ᱪᱟᱵᱟᱜ ᱞᱟᱹᱜᱤᱫ ᱰᱷᱮᱨ ᱫᱤᱱ ᱫᱚ ᱵᱟᱹᱱᱩᱜᱼᱟ ᱟᱥᱟᱢ ᱨᱮ ᱠᱚᱝᱜᱨᱮᱥ ᱥᱚᱨᱠᱟᱨ ᱪᱟᱞᱟᱣ ᱠᱟᱱ ᱛᱟᱦᱮᱱ ᱥᱚᱢᱚᱭ ᱱᱚᱣᱟ ᱥᱟᱱᱛᱟᱞ ᱠᱚᱞᱚᱱᱤ ᱠᱷᱚᱱ ᱜᱮ ᱢᱟᱛᱷᱤᱭᱟᱥ ᱴᱩᱰᱩ ᱫᱚ ᱯᱚᱸᱭᱪᱚᱞᱞᱤᱥ ᱵᱚᱪᱷᱚᱨ ᱮᱢᱮᱞᱮ ᱟᱨ ᱢᱚᱱᱛᱨᱤ ᱞᱮᱠᱟᱛᱮ ᱛᱟᱦᱮᱸ ᱠᱟᱱᱟ ᱤᱱᱟᱹ ᱛᱟᱭᱚᱢ ᱵᱤᱴᱤᱥᱤ ᱨᱮᱱ ᱤ ᱮᱢ ᱞᱮᱠᱟᱛᱮ ᱞᱮᱴ ᱞᱚᱠᱷᱤᱨᱟᱢ ᱴᱩᱰᱩ ᱫᱚ ᱱᱚᱣᱟ ᱡᱟᱭᱜᱟ ᱠᱷᱚᱱ ᱜᱮ ᱡᱤᱛᱟᱹᱣ ᱠᱟᱛᱮ ᱯᱟᱸᱪ ᱵᱚᱪᱷᱚᱨ ᱤ ᱮᱢ ᱞᱮᱠᱟᱛᱮ ᱛᱟᱦᱮᱸ ᱠᱟᱱᱟ ᱫᱚᱥᱟᱨ ᱫᱷᱟᱣ ᱱᱚᱣᱟ ᱡᱟᱜᱟ ᱠᱷᱚᱱ ᱵᱤᱴᱤᱥᱤ ᱤᱞᱮᱠᱥᱚᱱ ᱨᱮ ᱡᱤᱛᱟᱹᱣ ᱠᱟᱛᱮ ᱠᱨᱤᱥᱴᱚᱢ ᱴᱩᱰᱩ MCLA ᱞᱮᱠᱟᱛᱮ ᱛᱟᱦᱮᱸ ᱠᱟᱱᱟ ᱟᱨ ᱵᱚᱨᱛᱚᱢᱟᱱ ᱨᱮ ᱥᱟᱱᱛᱟᱞ ᱠᱚᱞᱚᱱᱤ ᱠᱷᱚᱱ BTR ᱨᱮᱱ EM ᱩᱭᱞᱥᱚᱱ ᱦᱟᱸᱥᱫᱟ ᱱᱤᱛ ᱢᱮᱱᱟᱭᱟ ᱤᱱᱟᱹ ᱥᱟᱶ ᱥᱟᱶᱛᱮ AWDC ᱨᱮᱱ ᱪᱮᱭᱟᱨᱢᱮᱱ ᱟᱨ ᱥᱟᱶᱛᱮ ᱪᱟᱨ ᱠᱷᱚᱱ ᱯᱟᱸᱪᱴᱤ AWDC ᱨᱮᱱ EM ᱦᱚᱸ ᱢᱮᱱᱟᱜ ᱠᱚᱣᱟ ᱥᱟᱱᱛᱟᱞ ᱠᱚᱞᱚᱱᱤ ᱠᱷᱚᱱ ᱜᱮ ᱵᱷᱟᱵᱽᱱᱟ ᱨᱮᱭᱟᱜ ᱠᱟᱛᱷᱟ ᱢᱮᱱ ᱠᱟᱛᱮᱢ ᱪᱤᱠᱟᱹᱭᱟ ᱦᱚᱲ ᱦᱚᱯᱚᱱ ᱠᱚᱣᱟᱜ ᱡᱟᱹᱛᱤᱭᱟᱹᱨᱤ ᱥᱚᱝᱜᱚᱴᱷᱚᱱ ᱨᱮᱭᱟᱜ ᱠᱟᱨᱠᱷᱟᱱᱟ ᱵᱟᱨᱟᱠ ᱥᱟᱱᱛᱟᱞ ᱠᱚᱞᱚᱱᱤ ᱨᱮ ᱥᱟᱱᱛᱟᱞ ᱠᱚᱣᱟᱜ ᱱᱚᱣᱟ ᱚᱵᱚᱥᱛᱟ ᱫᱚ ᱪᱮᱫᱟᱜ?